ᱡᱚᱦᱟᱨ ᱜᱮ ᱥᱟᱱᱟᱢ ᱠᱚ ᱟᱯᱮ ᱯᱮ ᱧᱮᱞ ᱫᱟ ᱵᱮᱥᱨᱟ ᱴᱮᱠᱱᱤᱠᱮᱞ ᱭᱩᱴᱭᱩᱵᱽ ᱪᱮᱱᱮᱞ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱡᱮ ᱵᱷᱚᱭᱮᱥ ᱨᱮᱠᱚᱨᱰ ᱥᱮ ᱥᱟᱣᱩᱱᱰ ᱨᱮᱠᱚᱨᱰ ᱵᱮᱠᱜᱨᱟᱣᱩᱱᱰ ᱨᱮ ᱪᱮᱫ ᱞᱮᱠᱟ ᱠᱟᱛᱮ ᱵᱚᱱ ᱨᱮᱠᱚᱨᱰᱟ ᱥᱟᱵ ᱠᱟᱜ ᱯᱮ ᱤᱧ ᱱᱳᱴ ᱯᱮᱰ ᱤᱧ ᱳᱯᱮᱱ ᱠᱮᱫᱟ ᱛᱚ ᱱᱚᱰᱮ ᱠᱤᱪᱷᱩ ᱚᱞᱤᱧ ᱚᱞ ᱟᱠᱟᱫᱟ ᱛᱚ ᱱᱚᱣᱟ ᱟᱵᱚ ᱵᱮᱠᱜᱨᱟᱣᱩᱱᱰ ᱨᱮᱵᱚᱱ ᱨᱮᱠᱚᱨᱰᱟ ᱱᱚᱣᱟ ᱤᱧᱤᱧ ᱯᱟᱲᱦᱟᱣ ᱤᱫᱤᱭᱟ ᱟᱨ ᱟᱵᱚᱣᱟᱜ ᱨᱮᱠᱚᱨᱰ ᱦᱩᱭᱩᱜᱼᱟ ᱨᱮᱠᱚᱨᱰ ᱦᱚᱨᱟᱜᱼᱟ ᱛᱚ ᱚᱱᱟᱜᱮ ᱪᱮᱫ ᱞᱮᱠᱟ ᱛᱮᱵᱚᱱ ᱨᱮᱠᱚᱨᱰᱟ ᱵᱮᱠᱜᱨᱟᱣᱩᱱᱰ ᱨᱮ ᱟᱵᱚᱣᱟᱜ ᱨᱮᱠᱚᱨᱰ ᱪᱟᱹᱞᱩ ᱜᱮ ᱛᱟᱦᱮᱱᱟ ᱟᱨ ᱥᱩᱫᱩ ᱱᱚᱰᱮ ᱟᱵᱚ ᱧᱮᱞ ᱧᱮᱞ ᱛᱮ ᱱᱚᱰᱮ ᱵᱚᱱ ᱯᱟᱲᱦᱟᱣ ᱤᱫᱤᱭᱟ ᱛᱚᱵᱮ ᱠᱷᱟᱱ ᱜᱮ ᱟᱵᱚᱣᱟᱜ ᱨᱮᱠᱚᱨᱰᱚᱜᱼᱟ ᱡᱟᱦᱟᱸᱭ ᱠᱚ ᱥᱴᱮᱴᱟᱥ ᱵᱷᱤᱰᱭᱳ ᱵᱚᱱ ᱵᱮᱱᱟᱣᱟ ᱩᱱᱠᱩ ᱠᱚ ᱞᱟᱹᱜᱤᱫ ᱛᱮᱜᱮ ᱱᱚᱣᱟ ᱮᱯᱥ ᱫᱚ ᱟᱹᱰᱤ ᱢᱚᱡᱽ ᱮ ᱠᱟᱹᱢᱤᱭᱟ ᱛᱚ ᱟᱵᱚ ᱯᱷᱳᱱ ᱨᱮ ᱱᱚᱝᱠᱟ ᱵᱚᱱ ᱚᱞ ᱫᱚᱦᱚᱭᱟ ᱟᱨ ᱵᱚᱱ ᱚᱱᱟ ᱧᱮᱞ ᱧᱮᱞ ᱛᱮᱵᱚᱱ ᱢᱮᱱ ᱫᱟᱲᱮᱭᱟᱜᱼᱟ ᱛᱚ ᱪᱚᱞᱚ ᱚᱱᱟ ᱞᱟᱹᱜᱤᱫ ᱜᱮ ᱛᱚ ᱯᱞᱮ ᱥᱴᱳᱨ ᱨᱮ ᱟᱹᱰᱤ ᱟᱭᱢᱟ ᱮᱯᱥ ᱠᱚᱵᱚᱱ ᱧᱟᱢᱟ ᱛᱚ ᱯᱳᱭᱞᱳ ᱨᱮ ᱰᱮᱴᱟ ᱚᱱ ᱠᱟᱛᱮᱫ ᱯᱞᱮ ᱥᱴᱳᱨ ᱵᱚᱱ ᱳᱯᱮᱱᱟ ᱛᱚ ᱥᱟᱣᱩᱱᱰ ᱨᱮᱠᱳᱰᱟᱨ ᱮᱯᱥ ᱟᱹᱰᱤ ᱟᱭᱢᱟ ᱜᱮᱵᱚᱱ ᱧᱟᱢᱟ ᱯᱨᱚᱛᱮᱠᱴᱤ ᱮᱯᱥ ᱨᱮᱱᱟᱜ ᱟᱞᱟᱫᱟ ᱟᱞᱟᱫᱟ ᱜᱩᱱ ᱢᱮᱱᱟᱜᱼᱟ ᱛᱚ ᱤᱧ ᱡᱟᱦᱟᱸᱧ ᱞᱟᱹᱭ ᱟᱯᱮᱭᱟ ᱚᱱᱟ ᱟᱹᱰᱤ ᱵᱷᱟᱹᱞᱤᱭ ᱠᱟᱹᱢᱤᱭᱟ ᱛᱚ ᱯᱞᱮ ᱥᱴᱳᱨ ᱨᱮᱱᱟᱜ ᱥᱟᱨᱪ ᱵᱟᱨ ᱨᱮᱵᱚᱱ ᱚᱞᱟ ᱵᱷᱚᱭᱮᱥ ᱨᱮᱠᱚᱨᱰᱟᱨ ᱚᱞ ᱠᱟᱛᱮ ᱞᱟᱛᱟᱨ ᱥᱮᱫ ᱵᱚᱱ ᱦᱤᱡᱩᱜᱼᱟ ᱛᱟᱨᱯᱚᱨ ᱟᱵᱚ ᱰᱮᱵᱷᱮᱞᱚᱯᱟᱨᱟᱜ ᱧᱩᱛᱩᱢ ᱵᱚᱱ ᱧᱮᱞᱟ ᱟᱨ ᱵᱚᱱ ᱤᱱᱥᱴᱚᱞᱟ ᱛᱚ ᱧᱮᱞ ᱫᱟᱲᱮᱭᱟᱜ ᱠᱟᱱᱟ ᱯᱮ ᱟᱹᱰᱤ ᱟᱭᱢᱟ ᱜᱮ ᱢᱮᱱᱟᱜᱼᱟ ᱛᱚ ᱞᱟᱛᱟᱨ ᱥᱮᱫ ᱵᱚᱱ ᱦᱤᱡᱩᱜᱼᱟ ᱛᱚ ᱞᱟᱛᱟᱨ ᱥᱮᱫ ᱵᱚᱱ ᱦᱤᱡᱩᱜ ᱜᱮᱭᱟ ᱯᱟᱸᱡᱟ ᱧᱟᱢ ᱞᱮᱜᱤᱧ ᱛᱤᱨᱮ ᱥᱮᱴᱮᱨᱚᱜ ᱠᱟᱱᱟ ᱟᱹᱰᱤ ᱞᱟᱛᱟᱨᱤᱧ ᱦᱮᱡ ᱮᱱ ᱨᱮᱦᱚᱸ ᱵᱟᱝ ᱦᱤᱡᱩᱜ ᱠᱟᱱᱟ ᱯᱟᱞᱮᱱ ᱪᱮᱛᱟᱱ ᱨᱮᱜᱮ ᱢᱮᱱᱟᱜ ᱰᱮ ᱵᱷᱚᱭᱮᱥ ᱨᱮᱠᱚᱨᱰ ᱟᱨ ᱯᱨᱳ ᱵᱚᱱ ᱚᱞ ᱞᱮᱜᱮ ᱯᱤ ᱟᱨ ᱳ ᱯᱨᱳ ᱚᱞ ᱠᱟᱛᱮ ᱵᱚᱱ ᱥᱟᱨᱪᱟ ᱵᱷᱚᱭᱮᱥ ᱨᱮᱠᱚᱨᱰ ᱟᱨ ᱯᱨᱳ ᱛᱚ ᱧᱮᱞ ᱞᱮᱯᱮ ᱯᱩᱭᱞᱩ ᱨᱮᱜᱮ ᱡᱟᱦᱟᱸ ᱮᱯᱥ ᱢᱮᱱᱟᱜᱼᱟ ᱱᱚᱣᱟᱴᱟᱜ ᱦᱚᱸᱵᱚᱱ ᱰᱟᱣᱩᱱᱞᱳᱰ ᱫᱟᱲᱮᱭᱟᱜᱼᱟ ᱟᱨ ᱞᱟᱛᱟᱨ ᱨᱮᱯᱮ ᱧᱮᱞ ᱮᱫᱟ ᱱᱚᱣᱟᱴᱟᱜ ᱱᱚᱣᱟ ᱵᱚᱱ ᱰᱟᱣᱩᱱᱞᱳᱰ ᱮᱫᱟ ᱛᱚ ᱰᱮᱵᱷᱮᱞᱚᱯᱟᱨ ᱴᱟᱜ ᱧᱩᱛᱩᱢ ᱦᱩᱭᱩᱜ ᱠᱟᱱᱟ ᱟᱭᱤᱪ ᱰᱤ ᱮᱢ ᱰᱮᱯ ᱴᱤᱢ ᱛᱚ ᱱᱚᱣᱟ ᱧᱩᱛᱩᱢ ᱧᱮᱞ ᱠᱟᱛᱮ ᱵᱚᱱ ᱴᱮᱯᱟ ᱴᱮᱯ ᱠᱟᱛᱮ ᱵᱚᱱ ᱤᱱᱥᱴᱚᱞᱟ ᱤᱧᱟᱹᱜ ᱤᱱᱥᱴᱚᱞ ᱠᱟᱛᱮ ᱳᱯᱮᱱ ᱨᱟᱠᱟᱵ ᱠᱟᱱᱟ ᱤᱱᱥᱴᱚᱞ ᱦᱩᱭ ᱞᱮᱱᱠᱷᱟᱡ ᱵᱮᱠ ᱨᱮᱵᱚᱱ ᱦᱤᱡᱩᱜᱼᱟ ᱦᱮᱡ ᱠᱟᱛᱮ ᱱᱤᱛᱚᱜ ᱚᱱᱟ ᱵᱚᱱ ᱠᱟᱹᱢᱤᱭᱟ ᱪᱮᱫ ᱪᱮᱫ ᱠᱟᱹᱢᱤ ᱞᱟᱜᱟᱜᱼᱟ ᱚᱱᱟ ᱠᱚᱧ ᱞᱟᱹᱭ ᱛᱚ ᱞᱟᱹᱭ ᱟᱯᱮ ᱠᱟᱱᱟ ᱛᱚ ᱯᱩᱭᱞᱩ ᱨᱮ ᱱᱚᱜᱼᱚᱭ ᱱᱚᱣᱟᱴᱟᱜ ᱯᱮ ᱧᱮᱞ ᱮᱫᱟ ᱮᱯᱥ ᱱᱚᱣᱟ ᱠᱟᱱᱟ ᱛᱚ ᱱᱚᱣᱟ ᱵᱚᱱ ᱳᱯᱮᱱᱟ ᱳᱯᱮᱱ ᱞᱮᱠᱷᱟᱡ ᱱᱤᱝᱠᱟ ᱤᱱᱴᱟᱨᱯᱷᱮᱥ ᱦᱤᱡᱩᱜᱼᱟ ᱛᱚ ᱛᱟᱞᱟᱨᱮ ᱡᱟᱦᱟᱸ ᱵᱟᱴᱚᱱ ᱵᱚᱱ ᱧᱮᱞ ᱧᱟᱢ ᱮᱫᱟ ᱱᱚᱣᱟ ᱱᱚᱣᱟ ᱫᱚ ᱦᱩᱭᱩᱜ ᱠᱟᱱᱟ ᱨᱮᱠᱚᱨᱰ ᱵᱟᱴᱚᱱ ᱛᱚ ᱱᱚᱰᱮ ᱴᱮᱯ ᱠᱟᱛᱮ ᱵᱚᱱ ᱨᱮᱠᱚᱨᱰ ᱫᱟᱲᱮᱭᱟᱜᱼᱟ ᱠᱤᱱᱛᱩ ᱟᱵᱚ ᱫᱚ ᱵᱮᱠᱜᱨᱟᱣᱩᱱᱰ ᱨᱮᱵᱚᱱ ᱪᱟᱹᱞᱩ ᱠᱟᱜᱼᱟ ᱛᱚ ᱚᱱᱟ ᱠᱷᱟᱹᱛᱤᱨ ᱛᱮ ᱱᱚᱰᱮ ᱚᱯᱥᱮᱱ ᱠᱚᱧ ᱞᱟᱹᱭ ᱟᱯᱮ ᱞᱮᱜᱮ ᱱᱚᱣᱟ ᱯᱟᱥᱴᱟ ᱫᱚ ᱨᱮᱠᱚᱨᱰ ᱚᱯᱥᱮᱱ ᱠᱟᱱᱟ ᱟᱨ ᱡᱟᱦᱟᱸ ᱟᱵᱚ ᱵᱚᱱ ᱨᱮᱠᱚᱨᱰ ᱠᱮᱫᱟ ᱚᱱᱟ ᱫᱚ ᱱᱚᱰᱮ ᱵᱚᱱ ᱧᱟᱢᱟ ᱱᱚᱜᱼᱚᱭ ᱱᱚᱰᱮ ᱧᱮᱞ ᱫᱟᱲᱮᱭᱟᱜ ᱠᱟᱱᱟ ᱛᱟᱞᱟ ᱨᱮᱱᱟᱜ ᱟᱨ ᱟᱵᱚ ᱱᱚᱣᱟ ᱮᱯᱥ ᱨᱮᱱᱟᱜ ᱥᱮᱴᱤᱝ ᱡᱟᱦᱟᱸ ᱱᱚᱣᱟ ᱫᱚ ᱱᱚᱰᱮ ᱵᱚᱱ ᱧᱟᱢᱟ ᱛᱚ ᱥᱠᱨᱤᱱ ᱨᱮᱠᱚᱨᱰᱟᱨ ᱦᱩᱭᱩᱜ ᱠᱟᱱ ᱛᱮ ᱫᱟᱜᱽ ᱠᱟᱛᱮ ᱵᱟᱹᱧ ᱩᱫᱩᱜ ᱫᱟᱲᱮᱭᱟᱜ ᱯᱮᱭᱟ ᱛᱚ ᱟᱵᱚ ᱥᱮᱴᱤᱝ ᱨᱮᱵᱚᱱ ᱠᱞᱤᱠᱟ ᱱᱚᱜᱼᱚᱭ ᱱᱚᱰᱮ ᱠᱞᱤᱠ ᱠᱟᱛᱮ ᱟᱵᱚ ᱯᱷᱞᱚᱴᱤᱝ ᱵᱟᱴᱚᱱ ᱡᱟᱦᱟᱸ ᱢᱮᱱᱟᱜᱼᱟ ᱱᱚᱜᱼᱚᱭ ᱯᱷᱞᱚᱴᱤᱝ ᱵᱟᱴᱚᱱ ᱱᱚᱣᱟ ᱚᱱ ᱞᱟᱜᱟᱣ ᱵᱚᱱᱟ ᱛᱚ ᱱᱚᱰᱮ ᱵᱚᱱ ᱠᱞᱤᱠᱟ ᱱᱚᱰᱮ ᱱᱚᱜᱼᱚᱭ ᱱᱚᱰᱮ ᱵᱚᱱ ᱠᱞᱤᱠᱟ ᱛᱚᱵᱮ ᱠᱷᱟᱡ ᱜᱮ ᱱᱤᱝᱠᱟᱹ ᱤᱱᱴᱟᱨᱯᱷᱮᱥ ᱦᱤᱡᱩᱜᱼᱟ ᱛᱟᱣ ᱳᱠᱮ ᱨᱮᱵᱚᱱ ᱠᱞᱤᱠᱟ ᱛᱟᱨᱯᱚᱨ ᱰᱤᱥᱯᱞᱮ ᱳᱵᱷᱟᱨ ᱟᱫᱟᱨ ᱮᱯᱥ ᱱᱤᱝᱠᱟᱹ ᱚᱯᱥᱮᱱ ᱦᱤᱡᱩᱜᱼᱟ ᱪᱮᱛᱟᱱ ᱨᱮ ᱛᱚ ᱱᱚᱰᱮ ᱟᱵᱚ ᱮᱯᱥ ᱨᱮᱱᱟᱜ ᱞᱤᱥᱴ ᱦᱮᱡ ᱟᱵᱚᱱᱟ ᱛᱚ ᱞᱟᱛᱟᱨ ᱥᱮᱡ ᱟᱵᱚ ᱡᱟᱦᱟᱸ ᱮᱯᱥ ᱨᱮᱱᱟᱜ ᱧᱩᱛᱩᱢ ᱛᱟᱵᱚᱱ ᱚᱱᱟ ᱵᱚᱱ ᱯᱟᱸᱡᱟ ᱧᱟᱢᱟ ᱮᱯᱥ ᱨᱮᱱᱟᱜ ᱧᱩᱛᱩᱢ ᱦᱩᱭᱩᱜ ᱠᱟᱱᱟ ᱵᱷᱚᱭᱮᱥ ᱨᱮᱠᱳᱰᱟᱨ ᱯᱨᱳ ᱛᱟᱦᱚᱞᱮ ᱵᱷᱤ ᱫᱤᱭᱮ ᱛᱚ ᱞᱟᱛᱟᱨ ᱨᱮ ᱵᱷᱤ ᱫᱤᱭᱮ ᱵᱚᱱ ᱯᱟᱸᱡᱟᱭᱟ ᱛᱚ ᱧᱮᱞ ᱮᱫᱟ ᱯᱮ ᱵᱷᱤ ᱵᱷᱚᱭᱮᱥ ᱨᱮᱠᱚᱨᱰᱟᱨ ᱯᱨᱳ ᱱᱚᱣᱟᱴᱟᱜ ᱛᱚ ᱱᱚᱣᱟᱴᱟᱜ ᱨᱮᱵᱚᱱ ᱠᱞᱤᱠᱟ ᱛᱟᱨᱯᱚᱨ ᱮᱞᱟᱣ ᱰᱤᱥᱯᱞᱮ ᱚᱵᱷᱟᱨ ᱟᱫᱟᱨᱥ ᱮᱯ ᱱᱚᱣᱟ ᱵᱚᱱ ᱚᱱ ᱠᱟᱜᱼᱟ ᱚᱱ ᱦᱩᱭ ᱞᱮᱱ ᱠᱷᱟᱡ ᱵᱮᱠ ᱨᱮᱵᱚᱱ ᱠᱞᱤᱠᱟ ᱠᱟᱛᱮ ᱵᱮᱠ ᱠᱟᱛᱮ ᱱᱚᱰᱮ ᱳᱠᱮ ᱨᱮᱵᱚᱱ ᱠᱞᱤᱠᱟ ᱛᱟᱨᱯᱚᱨ ᱡᱟᱦᱟᱸ ᱛᱤᱱᱟᱹᱜ ᱯᱟᱨᱢᱤᱥᱮᱱ ᱦᱤᱡᱩᱜᱼᱟ ᱡᱚᱛᱚ ᱵᱚᱱ ᱮᱞᱟᱣᱟ ᱮᱞᱟᱣ ᱠᱤᱫᱟᱹᱧ ᱛᱟᱨᱯᱚᱨ ᱱᱤᱛᱚᱜ ᱯᱷᱞᱳᱴᱤᱝ ᱵᱟᱴᱚᱱ ᱡᱟᱦᱟᱸ ᱱᱚᱣᱟ ᱵᱚᱱ ᱴᱟᱪ ᱟᱫᱚ ᱠᱷᱟᱱ ᱜᱮ ᱚᱱ ᱮᱱᱟ ᱛᱚ ᱚᱱ ᱦᱩᱭ ᱥᱟᱶᱛᱮ ᱱᱚᱜᱼᱚᱭ ᱱᱚᱣᱟ ᱟᱭᱠᱚᱱ ᱦᱮᱡ ᱮᱱ ᱛᱟᱵᱚᱱᱟ ᱛᱟᱦᱚᱞᱮ ᱱᱚᱣᱟ ᱫᱚ ᱥᱟᱨᱟ ᱫᱷᱟᱣ ᱥᱟᱨᱟ ᱜᱷᱟᱹᱲᱤᱡ ᱜᱮ ᱱᱚᱣᱟ ᱫᱚ ᱱᱚᱝᱠᱟ ᱨᱟᱠᱟᱵ ᱜᱮ ᱛᱟᱦᱮᱱᱟ ᱮᱴᱟᱜ ᱥᱮᱫ ᱵᱚᱱ ᱪᱟᱞᱟᱜ ᱨᱮᱦᱚᱸ ᱱᱚᱣᱟ ᱫᱚ ᱨᱟᱠᱟᱵ ᱜᱮ ᱛᱟᱦᱮᱱᱟ ᱛᱚ ᱵᱮᱠ ᱠᱤᱫᱟᱹᱧ ᱧᱮᱞ ᱫᱟᱯᱮ ᱱᱚᱣᱟ ᱫᱚ ᱨᱟᱠᱟᱵ ᱜᱮ ᱢᱮᱱᱟᱜᱼᱟ ᱱᱚᱣᱟ ᱵᱚᱱ ᱥᱟᱭᱤᱰ ᱥᱮᱫ ᱵᱚᱱ ᱤᱫᱤ ᱫᱟᱲᱮᱭᱟᱜᱼᱟ ᱛᱚ ᱟᱵᱚ ᱡᱟᱦᱟᱸ ᱴᱷᱮᱱ ᱵᱚᱱ ᱚᱞ ᱫᱚᱦᱚ ᱟᱠᱟᱫᱟ ᱟᱵᱚ ᱡᱟᱦᱟᱱᱟᱜ ᱚᱱᱟ ᱵᱚᱱ ᱳᱯᱮᱱᱟ ᱛᱚ ᱱᱳᱴ ᱨᱮ ᱤᱧᱤᱧ ᱚᱞ ᱫᱚᱦᱚ ᱟᱠᱟᱫᱟ ᱱᱚᱜᱼᱚᱭ ᱱᱚᱰᱮ ᱛᱚ ᱟᱯᱮ ᱵᱟᱹᱱᱩᱜ ᱛᱟᱯᱮᱭᱟ ᱡᱩᱫᱤ ᱠᱟᱞᱟᱨ ᱱᱳᱴ ᱯᱞᱮ ᱥᱴᱳᱨ ᱠᱷᱚᱱ ᱯᱮ ᱰᱟᱣᱩᱱᱞᱳᱰ ᱫᱟᱲᱮᱭᱟᱜᱼᱟ ᱚᱸᱰᱮ ᱡᱟᱦᱟᱱᱟᱜ ᱯᱮ ᱚᱞ ᱠᱟᱛᱮᱫ ᱯᱮ ᱫᱚᱦᱚ ᱫᱟᱲᱮᱭᱟᱜᱼᱟ ᱚᱯᱷᱞᱟᱭᱤᱱ ᱠᱟᱱᱟ ᱛᱚ ᱱᱳᱴ ᱤᱧ ᱳᱯᱮᱱ ᱠᱮᱫᱟ ᱳᱯᱮᱱ ᱠᱟᱛᱮᱫ ᱧᱮᱞ ᱮᱫᱟᱯᱮ ᱱᱚᱰᱮ ᱚᱞ ᱢᱮᱱᱟᱜᱼᱟ ᱠᱤᱪᱷᱩᱧ ᱚᱞ ᱟᱠᱟᱫᱟ ᱛᱚ ᱚᱱᱟᱧ ᱨᱮᱠᱳᱨᱰ ᱮᱫᱟ ᱛᱚ ᱨᱮᱠᱳᱨᱰ ᱞᱟᱹᱜᱤᱫ ᱛᱮ ᱱᱚᱣᱟ ᱚᱯᱷᱥᱮᱱ ᱨᱮ ᱠᱞᱤᱠ ᱞᱟᱜᱟᱣ ᱟᱵᱚᱱᱟ ᱱᱚᱣᱟ ᱢᱟᱭᱤᱠ ᱡᱟᱦᱟᱸ ᱧᱮᱞᱚᱜ ᱠᱟᱱᱟ ᱱᱚᱜᱼᱚᱭ ᱱᱚᱣᱟ ᱱᱚᱰᱮ ᱠᱞᱤᱠ ᱞᱟᱜᱟᱣ ᱟᱵᱚᱱᱟ ᱛᱚ ᱠᱞᱤᱠ ᱞᱮᱠᱷᱟᱡ ᱜᱮ ᱟᱵᱚᱣᱟᱜ ᱨᱮᱠᱚᱨᱰ ᱥᱴᱟᱨᱴᱚᱜᱼᱟ ᱛᱚ ᱨᱮᱠᱚᱨᱰ ᱫᱟᱹᱧ ᱛᱚ ᱢᱮᱱ ᱠᱤᱫᱟᱹᱧ ᱡᱟᱹᱱᱤᱡ ᱠᱷᱟᱱ ᱱᱚᱣᱟ ᱫᱚ ᱵᱟᱯᱮ ᱟᱸᱡᱚᱢ ᱧᱟᱢᱟ ᱛᱚ ᱪᱟᱹᱞᱩ ᱠᱟᱛᱮᱧ ᱟᱸᱡᱚᱢ ᱟᱯᱮᱭᱟ ᱦᱟᱸᱜ ᱱᱤᱭᱟᱹ ᱡᱟᱦᱟᱸ ᱚᱞ ᱢᱮᱱᱟᱜᱼᱟ ᱱᱚᱣᱟ ᱜᱤᱧ ᱢᱮᱱ ᱟᱠᱟᱫᱟ ᱛᱚ ᱨᱮᱠᱚᱨᱰ ᱠᱟᱛᱮ ᱚᱠᱟᱨᱮ ᱱᱤᱛᱚᱜ ᱵᱚᱱ ᱧᱟᱢᱟ ᱚᱱᱟᱧ ᱞᱟᱹᱭ ᱟᱯᱮᱭᱟ ᱛᱚ ᱦᱳᱢ ᱵᱟᱴᱟᱱ ᱨᱤᱧ ᱠᱞᱤᱠ ᱠᱮᱫᱟ ᱛᱟᱨᱯᱚᱨ ᱚᱱᱟ ᱮᱯᱥ ᱨᱮᱵᱚᱱ ᱪᱟᱞᱟᱜᱼᱟ ᱱᱚᱜᱼᱚᱭ ᱱᱚᱣᱟ ᱮᱯᱥ ᱱᱚᱣᱟ ᱵᱚᱱ ᱳᱯᱮᱱᱟ ᱳᱯᱮᱱ ᱠᱟᱛᱮ ᱟᱵᱚ ᱫᱩ ᱱᱚᱢᱵᱚᱨ ᱚᱯᱥᱮᱱ ᱡᱟᱦᱟᱸ ᱱᱚᱜᱼᱚᱭ ᱱᱚᱣᱟ ᱱᱚᱰᱮ ᱵᱚᱱ ᱠᱞᱤᱠᱟ ᱛᱚᱵᱮ ᱠᱷᱟᱱ ᱜᱮ ᱟᱵᱚᱣᱟᱜ ᱨᱮᱠᱚᱨᱰ ᱞᱤᱥᱴ ᱦᱤᱡᱩᱜᱼᱟ ᱪᱮᱫ ᱠᱚᱵᱚᱱ ᱨᱮᱠᱚᱨᱰ ᱟᱠᱟᱫᱟ ᱚᱱᱟ

ᱱᱚᱣᱟ ᱫᱚ ᱨᱤᱥᱮᱱᱴ ᱠᱟᱱᱟ ᱯᱷᱟᱭᱤᱞ ᱢᱮᱱᱮᱡᱟᱨ ᱨᱮᱱᱟᱜ ᱛᱚ ᱯᱷᱟᱭᱤᱞ ᱨᱮᱧ ᱵᱚᱞᱚᱭᱮᱱᱟ ᱯᱷᱟᱭᱤᱞ ᱨᱮᱱᱟᱜ ᱞᱤᱥᱴ ᱦᱮᱡ ᱮᱱᱟ ᱛᱚ ᱚᱱᱟ ᱮᱯᱥ ᱨᱮᱱᱟᱜ ᱡᱟᱦᱟᱸ ᱧᱩᱛᱩᱢ ᱚᱸᱰᱮ ᱵᱚᱱ ᱪᱟᱞᱟᱜᱼᱟ ᱛᱚ ᱵᱷᱚᱭᱮᱥ ᱨᱮᱠᱚᱨᱰᱟᱨ ᱛᱚ ᱞᱟᱛᱟᱨ ᱨᱮᱵᱚᱱ ᱧᱮᱞ ᱮᱫᱟ ᱵᱷᱚᱭᱮᱥ ᱨᱮᱠᱚᱨᱰᱟᱨ ᱱᱤᱭᱟᱹᱴᱟᱜ ᱱᱚᱣᱟ ᱨᱮᱵᱚᱱ ᱠᱞᱤᱠᱟ ᱧᱮᱞ ᱫᱟᱯᱮ ᱱᱚᱰᱮ ᱞᱤᱥᱴ ᱢᱮᱱᱟᱜᱼᱟ ᱛᱚ ᱱᱤᱛᱚᱜ ᱟᱜ ᱫᱚ ᱪᱟᱨ ᱪᱟᱨ ᱪᱷᱚᱴᱟ ᱛᱮᱛᱨᱤᱥ ᱪᱷᱚᱴᱟ ᱪᱚᱭᱛᱨᱤᱥ ᱵᱟᱡᱟᱜ ᱠᱟᱱᱟ ᱱᱚᱣᱟᱴᱟᱜ ᱠᱟᱱᱟ ᱴᱟᱭᱤᱯ ᱠᱮᱫᱟᱹᱧ ᱟᱨᱤᱧ ᱪᱟᱹᱞᱩᱭᱮᱫᱟ ᱟᱢᱤᱧ ᱫᱤᱥᱟᱹ ᱞᱮᱢ ᱠᱷᱟᱱ ᱜᱟᱛᱮ ᱨᱚᱯᱚᱲ ᱛᱚ ᱚᱱᱟ ᱠᱟᱱ ᱜᱮᱭᱟ ᱛᱚ ᱱᱤᱝᱠᱟᱹ ᱠᱟᱛᱮ ᱟᱵᱚ ᱱᱚᱣᱟ ᱫᱚ ᱥᱟᱨᱟ ᱫᱤᱱ ᱚᱱ ᱜᱮ ᱛᱟᱦᱮᱱ ᱛᱟᱵᱚᱱᱟ ᱱᱚᱰᱮ ᱵᱚᱱ ᱠᱞᱤᱠ ᱠᱟᱜ ᱥᱮ ᱟᱵᱚᱣᱟᱜ ᱨᱮᱠᱚᱨᱰᱚᱜᱼᱟ ᱡᱟᱦᱟᱸ ᱛᱤᱨᱮ ᱵᱟᱝ ᱡᱟᱦᱟᱸ ᱛᱤᱨᱮ ᱛᱚ ᱵᱚᱱᱫᱚ ᱥᱟᱱᱟ ᱵᱚᱱᱟ ᱡᱩᱫᱤ ᱛᱟᱦᱚᱞᱮ ᱟᱵᱚ ᱚᱱᱟ ᱮᱯᱥ ᱨᱮᱵᱚᱱ ᱪᱟᱞᱟᱜᱼᱟ ᱛᱚ ᱮᱯᱥ ᱨᱮᱵᱚᱱ ᱪᱟᱞᱟᱜᱼᱟ ᱟᱨ ᱥᱮᱴᱤᱝ ᱨᱮᱵᱚᱱ ᱪᱟᱞᱟᱜᱼᱟ ᱟᱨ ᱱᱚᱣᱟ ᱯᱷᱞᱳᱴᱤᱝ ᱵᱟᱴᱚᱱ ᱡᱟᱦᱟᱸ ᱢᱮᱱᱟᱜᱼᱟ ᱱᱚᱣᱟ ᱵᱚᱱ ᱚᱯᱷ ᱠᱟᱜᱼᱟ ᱛᱚ ᱚᱯᱷ ᱠᱟᱜᱼᱟ ᱥᱮ ᱚᱯᱷ ᱮᱱᱟ ᱟᱨᱚ ᱡᱩᱫᱤ ᱚᱱ ᱥᱟᱱᱟ ᱵᱚᱱᱟ ᱚᱱ ᱟᱵᱚᱱ ᱛᱚ ᱚᱯᱷ ᱠᱟᱹᱫᱟᱹᱧ ᱛᱟᱨᱯᱚᱨᱮᱧ ᱵᱮᱠ ᱠᱮᱫᱟ ᱛᱚ ᱵᱷᱤᱰᱤᱭᱳ ᱫᱚ ᱱᱤᱭᱟᱹᱜᱮ ᱛᱟᱦᱮᱸ ᱠᱟᱱᱟ ᱰᱤᱥᱠᱨᱤᱯᱥᱮᱱ ᱨᱮ ᱞᱤᱝᱠ ᱢᱮᱱᱟᱜᱼᱟ ᱚᱸᱰᱮ ᱠᱷᱚᱱ ᱦᱚᱸᱯᱮ ᱰᱟᱣᱩᱱᱞᱳᱰ ᱫᱟᱲᱮᱭᱟᱜᱼᱟ ᱛᱚ ᱢᱟ ᱛᱟᱦᱚᱞᱮ ᱵᱷᱤᱰᱤᱭᱳ ᱫᱚ ᱱᱚᱰᱮᱜᱮᱧ ᱢᱩᱪᱟᱹᱫ ᱠᱮᱫᱟ